ᱡᱚᱦᱟᱨ ᱜᱮ ᱤᱧ ᱥᱩᱱᱤᱞ ᱥᱚᱨᱮᱱ ᱟᱨ ᱟᱛᱳ ᱡᱟᱢ ᱠᱟᱱᱟᱞᱤᱧ ᱟᱢᱲᱟ ᱯᱟᱲᱟ ᱯᱨᱚᱠᱷᱚᱸᱰ ᱡᱮᱞᱟ ᱯᱟᱹᱠᱩᱲ ᱠᱷᱚᱱ ᱟᱨ ᱛᱮᱦᱮᱧ ᱫᱚᱵᱚᱱ ᱦᱮᱡ ᱟᱠᱟᱱᱟ ᱟᱵᱚ ᱟᱛᱳ ᱟᱥᱱᱟ ᱪᱮᱫ ᱴᱚᱞᱟ ᱠᱚ ᱢᱮᱛᱟᱜᱼᱟ ᱢᱟᱨᱟᱝ ᱴᱚᱞᱟ ᱟᱥᱱᱟ ᱢᱟᱨᱟᱝ ᱴᱚᱞᱟ ᱱᱚᱣᱟ ᱫᱚ ᱪᱮᱫ ᱯᱨᱚᱠᱷᱚᱸᱰ ᱯᱮ ᱯᱟᱲᱟᱜᱼᱟ
ᱯᱚᱲᱮᱭᱟ ᱯᱚᱲᱮᱭᱟ ᱯᱨᱚᱠᱷᱚᱸᱰ ᱜᱚᱰᱰᱟ ᱜᱚᱰᱰᱟ ᱡᱮᱞᱟ ᱜᱮ ᱯᱟᱲᱟᱜ ᱠᱟᱱᱟ ᱜᱚᱰᱰᱟ ᱡᱮᱞᱟ ᱨᱮ ᱢᱮᱱᱟᱜ ᱵᱚᱱᱟ ᱟᱨ ᱛᱮᱦᱮᱧ ᱠᱷᱚᱱ ᱵᱟᱨ ᱢᱟᱹᱦᱱᱟᱹ ᱞᱟᱦᱟᱨᱮ ᱱᱩᱭ ᱵᱚᱭᱦᱟ ᱥᱮ ᱱᱩᱭ ᱜᱚᱜᱚ ᱥᱚᱸᱜᱮ ᱱᱩᱠᱩ ᱥᱚᱸᱜᱮ ᱧᱟᱯᱟᱢ ᱞᱮᱱᱟ ᱟᱨ ᱢᱤᱫ ᱪᱮᱫ ᱠᱚ ᱧᱟᱯᱟᱢ ᱠᱟᱛᱮ ᱢᱤᱫ ᱵᱟᱨ ᱪᱮᱫ ᱠᱚᱞᱮ ᱜᱟᱞᱢᱟᱨᱟᱣ ᱞᱮᱫᱟ ᱥᱮ ᱪᱮᱫ ᱞᱮᱠᱟ ᱥᱚᱢᱚᱥᱥᱟ ᱨᱮᱠᱚ ᱛᱟᱦᱮᱸ ᱠᱟᱱᱟ ᱱᱟᱥᱮᱭᱟᱜ ᱱᱩᱭ ᱵᱟᱹᱵᱩ ᱴᱷᱮᱱ ᱠᱷᱚᱱ ᱵᱚᱱ ᱪᱮᱫᱟ ᱟᱢᱟᱜ ᱧᱩᱛᱩᱢᱮᱢ ᱞᱟᱹᱭᱟ ᱱᱟᱦᱟᱜ ᱟᱨ ᱧᱩᱛᱩᱢ ᱵᱩᱫᱷᱩ ᱢᱩᱨᱢᱩ ᱟᱫᱚ ᱟᱹᱰᱤ ᱢᱩᱥᱠᱤᱞ ᱜᱤᱧ ᱛᱟᱦᱮᱸ ᱠᱟᱱᱟ ᱟᱫᱚ ᱱᱚᱜᱼᱚᱭ ᱱᱩᱭ ᱫᱟᱫᱟ ᱜᱮ ᱦᱟᱨᱟᱢ ᱟᱹᱜᱩ ᱠᱟᱹᱫᱤᱧ ᱠᱷᱚᱡ ᱵᱟᱨ ᱢᱟᱹᱦᱱᱟᱹ ᱞᱮᱠᱟ ᱦᱩᱭᱩᱜ ᱠᱟᱱᱟ ᱡᱚᱢ ᱫᱚ ᱟᱫᱚ ᱰᱷᱮᱨ ᱠᱷᱚᱡ ᱫᱚ ᱠᱚᱢ ᱠᱟᱱ ᱛᱤᱧᱟᱹ ᱵᱚᱞᱮ ᱪᱮᱫ ᱪᱮᱫ ᱨᱩᱣᱟᱹ ᱛᱟᱦᱮᱸ ᱠᱟᱱ ᱛᱟᱢᱟ

ᱟᱫᱚ ᱫᱚᱥ ᱦᱟᱡᱟᱨ ᱤᱧ ᱮᱢᱟᱫᱮ ᱛᱟᱦᱮᱱᱟ ᱫᱚᱥ ᱦᱟᱡᱟᱨ ᱛᱤᱧ ᱮᱢᱟᱭᱟ ᱫᱚᱥ ᱦᱟᱡᱟᱨ ᱜᱮ ᱟᱨ ᱯᱟᱸᱪ ᱦᱟᱡᱟᱨ ᱫᱚ ᱵᱟᱹᱠᱤ ᱵᱚᱞᱮ ᱵᱟᱭ ᱮᱢᱚᱜ ᱠᱟᱱᱟ ᱛᱚᱵᱮ ᱡᱳᱨ ᱢᱚᱴᱮ ᱮᱢ ᱮᱱᱟᱭ ᱟᱨ ᱫᱚᱥᱟᱨ ᱛᱮᱥᱟᱨᱮ ᱦᱮᱡ ᱮᱱᱟ ᱟᱨ ᱯᱚᱭᱥᱟ ᱵᱟᱞᱮ ᱮᱢ ᱜᱚᱲᱟᱭ ᱠᱟᱱ ᱛᱟᱦᱮᱱᱟ ᱨᱟᱱ ᱢᱟᱭ ᱟᱹᱛᱠᱤᱨ ᱠᱮᱫ ᱟᱨᱦᱚᱸ ᱚᱱᱟ ᱠᱚᱜᱮ ᱦᱮᱸ ᱚᱱᱟ ᱯᱟᱸᱪ ᱦᱟᱡᱟᱨ ᱢᱟᱱᱮ ᱟᱨᱦᱚᱸ ᱟᱨᱦᱚᱸ ᱯᱚᱭᱥᱟ ᱟᱨᱦᱚᱸ ᱯᱮ ᱨᱟᱱ ᱯᱮ ᱦᱟᱛᱟᱣ ᱞᱮᱫᱟ ᱵᱚᱞᱮ ᱟᱨ ᱯᱟᱸᱪ ᱦᱟᱡᱟᱨ ᱞᱮ ᱵᱟᱹᱠᱤ ᱞᱮᱫᱮᱭᱟ ᱫᱚᱥ ᱦᱟᱡᱟᱨ ᱞᱮ ᱮᱢᱟᱫᱮᱭᱟ ᱯᱟᱸᱪ ᱦᱟᱡᱟᱨ ᱵᱟᱹᱠᱤ ᱨᱟᱱ ᱢᱟ ᱢᱚᱴᱮ ᱮᱢ ᱟᱹᱛᱠᱤᱨ

ᱨᱟᱱ ᱠᱚ ᱵᱚᱞᱮ ᱚᱱᱠᱟ ᱜᱮ ᱟᱨᱦᱚᱸ ᱦᱮᱸ ᱡᱚᱛᱚ ᱟᱹᱜᱩᱭ ᱢᱮ ᱢᱮᱨᱮ ᱚᱛ ᱠᱚᱨᱮ ᱢᱮᱱᱟᱜ ᱦᱮᱸ ᱚᱱᱟ ᱞᱟᱹᱴᱩ ᱞᱟᱹᱴᱩ ᱟᱹᱜᱩᱭ ᱢᱮ ᱠᱟᱹᱴᱤᱡᱟᱜ ᱫᱚ ᱵᱟᱢ ᱜᱮ ᱠᱷᱟᱞᱚᱢ ᱜᱮ ᱞᱟᱹᱴᱩ ᱟᱹᱜᱩᱭ ᱢᱟᱱᱮ ᱵᱟᱨᱭᱟ ᱰᱩᱵᱤ ᱴᱷᱮᱱ ᱚᱱᱟ ᱵᱟᱨᱭᱟ ᱮᱦᱚᱵ ᱱᱚᱣᱟᱧ ᱡᱚᱢ ᱠᱟᱜ ᱠᱚᱣᱟ ᱚᱱᱟ ᱠᱷᱩᱜ ᱫᱚ ᱪᱟᱵᱟ ᱠᱟᱱᱟ
ᱢᱟᱱᱮ ᱱᱚᱣᱟ ᱱᱚᱣᱟ ᱠᱚ ᱨᱟᱱ ᱦᱮᱸ ᱱᱚᱣᱟ ᱠᱚ ᱥᱮ ᱱᱚᱣᱟ ᱠᱳᱢᱯᱟᱱᱤ ᱨᱮᱱᱟᱜ ᱱᱚᱣᱟ ᱠᱚ ᱨᱟᱱ ᱵᱚᱞᱮ ᱵᱚᱞᱮ ᱟᱢ ᱞᱮᱠᱟ ᱟᱨᱦᱚᱸ ᱚᱠᱚᱭ ᱪᱚ ᱯᱟᱥᱮᱡ ᱚᱱᱠᱟ ᱨᱩᱣᱟᱹ ᱦᱚᱲ ᱢᱮᱱᱟᱜ ᱠᱚᱣᱟ ᱚᱠᱟ ᱨᱮᱪᱚ ᱚᱠᱟ ᱠᱚᱨᱮ ᱪᱚ ᱵᱚᱞᱮ ᱩᱱᱠᱩ ᱠᱚ ᱦᱚᱲ ᱵᱚᱞᱮ ᱱᱚᱣᱟ ᱠᱚ ᱱᱚᱣᱟ ᱠᱳᱢᱯᱟᱱᱤ ᱨᱮ ᱨᱟᱱ ᱥᱮ ᱱᱚᱣᱟ ᱠᱚ ᱨᱟᱱ ᱵᱚᱞᱮ ᱵᱮᱣᱦᱟᱨ ᱡᱟᱹᱨᱩᱲᱟ ᱥᱮ ᱵᱟᱝ ᱡᱟᱹᱨᱩᱲᱟ ᱱᱚᱣᱟ ᱠᱚ ᱡᱟᱹᱨᱩᱲ ᱜᱮᱭᱟ

ᱢᱟᱱᱮ ᱟᱹᱰᱤ ᱢᱩᱥᱠᱤᱞ ᱨᱮ ᱛᱟᱦᱮᱸ ᱠᱟᱱᱟ ᱟᱨ ᱪᱮᱫ ᱠᱚ ᱢᱮᱱᱟ ᱥᱚ ᱦᱚᱸ ᱯᱟᱥᱮᱡ ᱟᱹᱰᱤ ᱥᱚ ᱠᱟᱱ ᱛᱟᱦᱮᱱᱟ ᱦᱮᱸ ᱡᱟᱦᱟᱸᱭ ᱥᱚᱸᱜᱮᱧ ᱟᱹᱜᱩ ᱞᱮᱫᱮᱭᱟ ᱩᱱᱤ ᱫᱚᱥᱟᱨ ᱫᱚᱢ ᱵᱟᱭ ᱵᱚᱞᱚ ᱞᱮᱱᱟ ᱥᱚ ᱠᱟᱱ ᱛᱟᱦᱮᱱᱟ ᱦᱮᱸ ᱟᱨ ᱢᱟᱱᱮ ᱟᱢ ᱡᱷᱟᱹᱞᱤ ᱠᱷᱚᱡ ᱵᱟᱢ ᱩᱰᱩᱠ ᱫᱟᱲᱮᱭᱟᱜ ᱠᱟᱱ ᱛᱟᱦᱮᱱᱟ ᱢᱟᱱᱮ ᱠᱤᱪᱷᱩ ᱥᱮ ᱵᱟᱝ ᱟᱨ ᱡᱟᱦᱟᱸᱭ ᱯᱮ ᱧᱮᱞ ᱞᱮᱫᱟ ᱱᱚᱣᱟ ᱵᱷᱤᱰᱤᱭᱳ ᱠᱚ
ᱞᱮᱠ ᱯᱮ ᱥᱮ ᱵᱟᱠᱷᱟᱡ ᱫᱚ ᱦᱟᱸᱜ ᱟᱹᱰᱤ ᱠᱟᱡᱟᱠ ᱥᱮᱭᱟᱨ ᱯᱮ ᱡᱟᱹᱥᱛᱤ ᱥᱮᱭᱟᱨ ᱯᱮ ᱯᱟᱥᱮᱡ ᱱᱚᱝᱠᱟ ᱜᱮ ᱟᱭᱢᱟ ᱦᱚᱲ ᱥᱮ ᱚᱱᱠᱟᱱᱟᱜ ᱠᱮᱱᱥᱟᱨ ᱜᱷᱟᱣ ᱨᱮ ᱥᱮ ᱮᱰᱥ ᱮᱢᱟᱱ ᱚᱱᱠᱟᱱᱟᱜ ᱢᱟᱨᱮ ᱥᱮ ᱠᱷᱟᱛᱟᱨᱱᱟᱠ ᱨᱩᱣᱟᱹ ᱵᱮᱢᱟᱨ ᱨᱮ ᱢᱮᱱᱟᱜ ᱠᱚᱣᱟ ᱟᱨ ᱚᱱᱠᱟᱛᱮ ᱡᱟᱭᱜᱟ ᱡᱚᱢᱤ ᱦᱟᱥᱟ ᱴᱟᱠᱟ ᱯᱚᱭᱥᱟ ᱯᱟᱥᱮᱡ ᱪᱟᱵᱟ ᱟᱠᱟᱱ ᱛᱟᱯᱮᱭᱟ ᱟᱨ ᱱᱩᱭ ᱵᱚᱭᱦᱟ ᱪᱮᱫ ᱞᱮᱠᱟ ᱱᱩᱭ ᱡᱚᱛᱚᱭ ᱠᱷᱚᱨᱪᱟ ᱪᱟᱵᱟ ᱞᱮᱫᱟ ᱟᱨ ᱱᱚᱣᱟ ᱩᱢᱤᱫ ᱵᱟᱝ ᱛᱟᱦᱮᱸ ᱠᱟᱱᱟ ᱵᱚᱞᱮ ᱟᱴ ᱵᱚᱪᱷᱚᱨ ᱜᱤᱛᱤᱡ ᱨᱮ ᱛᱟᱦᱮᱸ ᱠᱟᱱᱟ ᱟᱨ ᱵᱟᱨ ᱢᱟᱹᱦᱱᱟᱹ ᱨᱮ ᱱᱩᱭᱮ ᱢᱟᱱᱮ ᱢᱤᱫ ᱢᱟᱹᱦᱱᱟᱹ ᱥᱮ ᱵᱟᱝ ᱢᱤᱫ ᱢᱟᱹᱦᱱᱟᱹ ᱡᱚᱢ ᱠᱟᱛᱮ ᱱᱩᱭ ᱟᱴᱮᱫ ᱠᱷᱚᱡ ᱵᱮᱨᱮᱫ ᱮᱱᱟᱭ

ᱧᱮᱞ ᱤᱫᱤᱭᱟ ᱥᱮ ᱜᱟᱞᱢᱟᱨᱟᱣ ᱩᱱᱟᱹᱜ ᱯᱩᱥᱴᱟᱹ ᱵᱟᱝ ᱛᱟᱦᱮᱸ ᱠᱟᱱ ᱛᱟᱭᱟ ᱟᱨ ᱛᱮᱦᱮᱧ ᱵᱚᱱ ᱧᱮᱞ ᱠᱮᱫᱟ ᱢᱤᱫ ᱢᱟᱹᱦᱱᱟᱹ ᱨᱟᱱ ᱡᱚᱢ ᱠᱟᱛᱮ ᱱᱩᱭᱮ ᱵᱮᱨᱮᱫ ᱮᱱᱟᱭ ᱱᱤᱛᱚᱜ ᱫᱚ ᱵᱟᱨ ᱢᱟᱹᱦᱱᱟᱹ ᱠᱚᱢᱯᱞᱤᱴ ᱠᱟᱱ ᱛᱟᱭᱟ ᱟᱨ ᱵᱟᱨ ᱢᱟᱹᱦᱱᱟᱹ ᱨᱮᱵᱚᱱ ᱧᱮᱞ ᱠᱮᱫᱮᱭᱟ ᱱᱩᱭ ᱫᱟᱬᱟ ᱫᱟᱲᱮᱭᱟᱜ ᱠᱟᱱᱟᱭ ᱛᱤᱸᱜᱩ ᱥᱮ ᱢᱮᱫᱦᱟ ᱯᱩᱴᱷᱟᱹ ᱥᱮ ᱟᱵᱚ ᱥᱚᱸᱜᱮ ᱜᱟᱞᱢᱟᱨᱟᱣ ᱫᱟᱲᱮᱭᱟᱜ ᱠᱟᱱᱟ ᱡᱟᱦᱟᱸᱭ ᱡᱩᱫᱤ ᱚᱱᱠᱟᱱ ᱢᱮᱱᱟᱜ ᱠᱚ ᱛᱟᱯᱮᱭᱟ ᱥᱮ ᱡᱟᱦᱟᱸᱭ ᱚᱱᱠᱟᱱ ᱦᱚᱲ ᱢᱮᱱᱟᱜ ᱠᱚᱣᱟ ᱠᱚᱱᱴᱮᱠᱴ ᱯᱮ ᱥᱚᱢᱯᱚᱨᱠ ᱯᱮ ᱟᱨ ᱡᱟᱫᱟ ᱥᱮ ᱡᱟᱫᱟ ᱥᱮᱭᱟᱨ ᱯᱮ ᱡᱮᱢᱚᱱ ᱚᱱᱠᱟᱱ ᱦᱚᱲ ᱦᱚᱸ
ᱟᱨ ᱡᱟᱦᱟᱸᱭ ᱫᱚ ᱡᱤᱣᱮᱫᱚᱜ ᱨᱮᱭᱟᱜ ᱥᱮ ᱵᱟᱧᱪᱟᱜ ᱨᱮᱭᱟᱜ ᱩᱢᱤᱫ ᱵᱟᱹᱱᱩᱜᱼᱟ ᱥᱮ ᱴᱟᱠᱟ ᱯᱚᱭᱥᱟ ᱯᱮ ᱠᱷᱟᱨᱪᱟ ᱪᱟᱵᱟᱣ ᱠᱟᱱᱟ ᱟᱵᱮ ᱞᱟᱹᱜᱤᱫ ᱢᱤᱫᱴᱮᱱ ᱢᱤᱫᱴᱮᱱ ᱩᱢᱤᱫ ᱥᱟᱨᱮᱡ ᱠᱟᱱᱟ ᱨᱮᱦᱚᱵ ᱜᱞᱳᱵᱟᱞ ᱨᱮᱭᱟᱜ ᱡᱟᱦᱟᱸᱴᱟᱜ ᱨᱟᱱ ᱢᱮᱱᱟᱜᱼᱟ ᱟᱵᱚᱨᱮᱱ ᱰᱚᱠᱴᱚᱨ ᱜᱚᱨᱚᱵ ᱠᱩᱢᱟᱨ ᱡᱷᱟ ᱛᱮᱭᱟᱨ ᱟᱠᱟᱫᱟ ᱩᱱᱤ ᱟᱹᱰᱤ ᱥᱟᱨᱦᱟᱣ ᱵᱚᱱ ᱪᱟᱞᱟᱭ ᱠᱟᱱᱟ ᱚᱱᱟ ᱠᱳᱢᱯᱟᱱᱤ ᱨᱮᱱ ᱦᱚᱲ ᱠᱚ ᱟᱨ ᱟᱹᱰᱤ ᱥᱮᱭᱟᱨ ᱯᱮ ᱟᱨ ᱥᱟᱵᱥᱠᱨᱟᱭᱤᱵ ᱠᱟᱜ ᱯᱮ ᱱᱚᱝᱠᱟ ᱜᱮ ᱡᱮᱢᱚᱱ ᱟᱨᱦᱚᱸ ᱚᱱᱠᱟᱱᱟᱜ ᱢᱚᱡᱽ ᱢᱚᱡᱽ ᱜᱟᱣᱟᱦᱤ ᱴᱮᱥᱴ ᱴᱮᱥᱴ ᱢᱚᱱᱤ ᱵᱷᱤᱰᱤᱭᱳ ᱯᱮ ᱧᱟᱢ ᱫᱟᱲᱮᱭᱟᱜᱼᱟ ᱟᱨ ᱫᱩᱣᱟᱭ ᱯᱮ ᱵᱤᱱᱛᱤ ᱯᱮ ᱟᱯᱮ ᱨᱮᱱ ᱪᱚᱴ ᱪᱟᱸᱫᱳ ᱴᱷᱮᱱ ᱡᱮᱢᱚᱱ ᱱᱚᱝᱠᱟᱱ ᱦᱚᱲ ᱡᱟᱦᱟᱸ ᱨᱮ ᱢᱮᱱᱟᱜ ᱠᱚᱣᱟ ᱩᱱᱠᱩ ᱢᱚᱡᱽ ᱱᱟᱯᱟᱭ ᱠᱚ ᱵᱩᱜᱤ ᱠᱚ ᱟᱨ ᱵᱚᱱ ᱟᱥᱚᱜᱼᱟ ᱡᱮᱢᱚᱱ ᱱᱩᱠᱩᱣᱟᱜ ᱜᱷᱟᱨᱚᱸᱡᱽ ᱢᱤᱫᱴᱮᱱ ᱥᱩᱞᱩᱠ ᱜᱷᱟᱨᱚᱸᱡᱽ ᱥᱮ ᱡᱟᱦᱟᱸᱴᱟᱜ ᱢᱩᱥᱠᱤᱞ ᱨᱮ ᱢᱮᱱᱟᱜᱼᱟ ᱚᱱᱟ ᱢᱩᱥᱠᱤᱞ ᱫᱚ ᱪᱟᱵᱟᱜ ᱛᱟᱠᱚᱣᱟ ᱢᱟ ᱮᱱᱠᱷᱟᱱ ᱱᱚᱣᱟ ᱵᱷᱤᱰᱤᱭᱳ ᱧᱮᱞ ᱠᱟᱛᱮ ᱟᱹᱰᱤ ᱟᱹᱰᱤ ᱥᱟᱨᱦᱟᱣ ᱟᱨ ᱥᱟᱱᱟᱢ ᱠᱚ ᱫᱚᱦᱲᱟ ᱛᱮ ᱛᱟᱦᱚᱞᱮ ᱡᱚᱦᱟᱨ ᱞᱮ ᱪᱟᱞ ᱮᱫᱟ